ᱤᱧ ᱚᱠᱚᱭ ᱠᱟᱹᱱᱟᱹᱧ ᱟᱸᱡᱚᱢᱟᱢ ᱤᱧ ᱫᱩᱧ ᱦᱩᱭᱩᱜ ᱠᱟᱱᱟ ᱟᱯᱮ ᱚᱲᱟᱜ ᱨᱤᱱᱤᱡ ᱠᱩᱴᱟᱹᱢ ᱡᱟᱶᱟᱭ ᱠᱟᱹᱱᱟᱹᱧ ᱦᱮᱸᱪᱮ ᱟᱨ ᱟᱢ ᱫᱚᱢ ᱦᱩᱭᱩᱜ ᱠᱟᱱᱟ ᱤᱧᱤᱡ ᱦᱚᱧᱦᱟᱨᱤᱧ ᱱᱤᱭᱟᱹ ᱯᱩᱨᱵᱚ ᱵᱷᱤᱰᱤᱭᱳ ᱨᱮ ᱤᱧ ᱟᱢᱤᱧ ᱤᱜᱽᱱᱳᱨ ᱞᱮᱫ ᱢᱮᱭᱟ ᱪᱮᱫᱟᱜ ᱤᱧ ᱤᱜᱽᱱᱳᱨ ᱞᱮᱫ ᱢᱮᱭᱟ ᱚᱱᱟ ᱦᱚᱧ ᱞᱟᱹᱭᱟ ᱛᱚ ᱤᱧ ᱦᱩᱭᱩᱜ ᱠᱟᱹᱱᱟᱹᱧ ᱟᱢᱯᱤᱡ ᱠᱩᱴᱟᱹᱢ ᱡᱟᱶᱟᱭ ᱵᱮᱦᱟ ᱵᱟᱯᱞᱟ ᱵᱷᱚᱞᱚ ᱢᱚᱫᱚᱨᱮ ᱟᱯᱮ ᱤᱧ ᱚᱲᱟᱜ ᱨᱮᱯᱮ ᱜᱤᱨᱟᱹᱭᱟ ᱤᱧ ᱚᱲᱟᱜ ᱨᱮᱦᱚᱸ ᱵᱷᱚᱞᱚ ᱢᱚᱫᱚ ᱦᱩᱭᱩᱜᱼᱟ ᱤᱧ ᱟᱯᱮ ᱴᱷᱮᱱ ᱜᱤᱨᱟᱹᱧ ᱛᱚᱞᱟ ᱟᱨ ᱵᱟᱝᱠᱷᱟᱱ ᱞᱟᱹᱞᱟᱹᱭᱤᱧ ᱪᱟᱞᱟᱜᱼᱟ ᱛᱚ ᱟᱵᱚ ᱵᱷᱤᱛᱤᱨ ᱨᱮ ᱢᱤᱫᱴᱟᱝ ᱟᱹᱰᱤ ᱢᱟᱨᱟᱝ ᱥᱟᱹᱜᱟᱹᱭ ᱢᱮᱱᱟᱜᱼᱟ ᱱᱤᱛᱚᱜᱟᱜ ᱥᱟᱹᱜᱟᱹᱭ ᱱᱤᱛᱚᱜᱟᱜ ᱥᱟᱹᱜᱟᱹᱭ ᱫᱚ ᱵᱟᱝ ᱱᱚᱣᱟ ᱫᱚ ᱡᱟ ᱡᱩᱜᱽ ᱞᱟᱹᱜᱤᱫ ᱛᱚᱞ ᱟᱠᱟᱱᱟ ᱱᱚᱣᱟ ᱥᱟᱹᱜᱟᱹᱭ ᱫᱚ ᱦᱮᱸ ᱪᱮ ᱱᱚᱣᱟ ᱠᱚ ᱩᱭᱦᱟᱹᱨ ᱫᱚ ᱟᱢᱟᱜ ᱵᱚᱦᱚᱜ ᱨᱮᱫᱚ ᱵᱟᱹᱱᱩᱜ ᱟᱹᱱᱤᱡ ᱦᱮᱸ ᱪᱮ ᱡᱚ ᱡᱟᱶᱟᱭ ᱜᱚᱝᱠᱮ ᱱᱚᱝᱠᱟ ᱠᱚ ᱨᱚᱲ ᱠᱚᱣᱟ ᱢᱮᱱᱛᱮ ᱤᱧ ᱯᱷᱟᱥᱴ ᱴᱟᱭᱤᱢ ᱛᱮᱦᱮᱧ ᱟᱢᱤᱧ ᱧᱮᱞᱮᱫ ᱢᱮᱭᱟ ᱡᱚᱛᱚ ᱦᱚᱲ ᱜᱮᱯᱮ ᱵᱟᱲᱟᱭ ᱛᱟᱵᱚᱱᱟ ᱱᱤᱛᱚᱜ ᱚᱠᱚᱭ ᱚᱠᱚᱭᱟᱜ ᱠᱚᱱᱴᱨᱳᱵᱷᱟᱨᱥᱤ ᱪᱟᱹᱞᱩ ᱟᱠᱟᱱᱟ ᱢᱮᱱᱛᱮ ᱱᱚᱣᱟ ᱥᱳᱥᱟᱞ ᱢᱤᱰᱤᱭᱟ ᱨᱮ ᱟᱹᱰᱤ ᱡᱳᱨ ᱜᱮ ᱵᱷᱟᱭᱨᱟᱞ ᱟᱹᱪᱩᱨᱚᱜ ᱠᱟᱱᱟ ᱩᱱᱠᱤᱱ ᱫᱚᱠᱤᱱ ᱦᱩᱭᱩᱜ ᱠᱟᱱᱟ ᱢᱤᱫᱴᱟᱝ ᱫᱚ ᱦᱩᱭᱩᱜ ᱠᱟᱱᱟ ᱫᱮᱵᱮᱱ ᱦᱟᱸᱥᱫᱟ ᱟᱨ ᱢᱤᱫᱴᱟᱝ ᱫᱚ ᱦᱩᱭᱩᱜ ᱠᱟᱱᱟ ᱱᱟᱦᱟᱜ ᱮᱥ ᱴᱤ ᱳ ᱴᱤ ᱥᱤ ᱠᱚᱲᱟ ᱱᱩᱠᱤᱱ ᱵᱷᱤᱛᱤᱨ ᱨᱮ ᱪᱮᱫ ᱜᱚᱱᱰᱚᱜᱳᱲ ᱥᱨᱤᱥᱴᱤ ᱟᱠᱟᱱᱟ ᱱᱚᱣᱟ ᱢᱟ ᱱᱟᱦᱟᱜ ᱡᱟᱦᱟᱸ ᱵᱟᱲᱟᱭᱚᱜ ᱠᱟᱱᱟ ᱱᱚᱣᱟ ᱥᱳᱥᱟᱞ ᱢᱤᱰᱤᱭᱟ ᱠᱷᱚᱱ ᱤᱱᱟᱹᱜᱮ ᱱᱟᱦᱟᱜ ᱡᱚᱛᱚ ᱦᱚᱲ ᱵᱚᱱ ᱵᱟᱲᱟᱭᱟ ᱯᱨᱚᱠᱩᱛ ᱡᱤᱱᱤᱥ ᱫᱚ ᱪᱮᱫ ᱠᱟᱱᱟ ᱢᱮᱱᱛᱮ ᱱᱚᱣᱟ ᱫᱚ ᱱᱟᱦᱟᱜ ᱵᱟᱵᱚᱱ ᱵᱟᱲᱟᱭᱟᱵᱚᱱ ᱛᱚ ᱦᱟᱹᱱᱤ ᱢᱤᱫᱴᱟᱝ ᱮ ᱞᱟᱹᱭᱮᱫ ᱠᱷᱟᱱ ᱱᱩᱭ ᱢᱤᱫᱴᱟᱝ ᱮ ᱞᱟᱹᱭᱮᱫᱼᱟ ᱡᱟᱦᱟᱸ ᱱᱟᱭ ᱞᱟᱹᱭᱮᱫ ᱛᱟᱦᱮᱸᱫ ᱮᱥ ᱴᱤ ᱳ ᱴᱤ ᱥᱤ ᱠᱚᱲᱟ ᱡᱟᱦᱟᱸᱭ ᱞᱟᱹᱭᱮᱫ ᱛᱟᱦᱮᱸᱫ ᱡᱮ ᱫᱮᱵᱮᱱ ᱦᱟᱸᱥᱫᱟ ᱟᱞᱮᱭᱤᱡ ᱢᱤᱥᱨᱟ ᱱᱚᱝᱠᱟ ᱠᱮᱫᱮᱭᱟ ᱥᱮ ᱦᱟᱱᱠᱟ ᱠᱮᱫᱮᱭᱟᱭ ᱫᱩᱱᱤᱭᱟᱹ ᱠᱟᱛᱷᱟ ᱩᱱᱤ ᱞᱟᱹᱭ ᱠᱟᱛᱮ ᱢᱟᱱᱮ ᱱᱟᱦᱟᱜ ᱫᱮᱵᱮᱱ ᱦᱟᱸᱥᱫᱟ ᱩᱱᱤ ᱱᱟᱦᱟᱜ ᱮᱥ ᱴᱤ ᱳ ᱴᱤ ᱥᱤ ᱠᱚᱲᱟ ᱱᱟᱦᱟᱜ ᱡᱟᱦᱟᱸ ᱞᱮᱠᱟᱭ ᱞᱟᱹᱭᱮᱜᱼᱟ ᱫᱮᱵᱮᱱ ᱦᱟᱸᱥᱫᱟ ᱤᱫᱤ ᱠᱟᱛᱮ ᱠᱤ ᱫᱮᱵᱮᱱ ᱦᱟᱸᱥᱫᱟ ᱱᱟᱦᱟᱜ ᱟᱡᱤᱡ ᱢᱤᱥᱨᱟ ᱚᱠᱟ ᱞᱮᱠᱟ ᱱᱟᱦᱟᱜ ᱮ ᱪᱮᱫ ᱠᱚᱭ ᱪᱤᱠᱟᱹ ᱠᱮᱫᱮᱭᱟ ᱚᱱᱟ ᱤᱫᱤ ᱠᱟᱛᱮ ᱱᱟᱦᱟᱜ ᱱᱩᱭ ᱟᱹᱰᱤ ᱢᱟᱨᱟᱝ ᱠᱚᱱᱴᱨᱳᱵᱷᱟᱨᱥᱤ ᱪᱟᱹᱞᱩ ᱟᱠᱟᱫᱼᱟ ᱡᱟᱦᱟᱸᱭ ᱫᱚᱠᱚ ᱢᱮᱛᱟᱭ ᱠᱟᱱᱟ ᱮᱥ ᱴᱤ ᱳ ᱴᱤ ᱥᱤ ᱠᱚᱲᱟ ᱟᱨ ᱚᱱᱟ ᱤᱫᱤ ᱠᱟᱛᱮ ᱜᱮ ᱨᱤᱯᱞᱟᱭ ᱦᱚᱸᱭ ᱮᱢ ᱠᱟᱣᱫᱮᱭᱟ ᱟᱨ ᱱᱩᱭ ᱫᱮᱵᱮᱱ ᱦᱟᱸᱥᱫᱟ ᱦᱚᱸ ᱱᱩᱭ ᱢᱤᱫᱴᱟᱝ ᱮ ᱞᱟᱹᱭᱮᱫ ᱠᱷᱟᱱ ᱦᱟᱹᱱᱤ ᱢᱤᱫᱴᱟᱝ ᱮ ᱞᱟᱹᱭᱮᱫᱼᱟ ᱢᱮᱱᱠᱷᱟᱱ ᱱᱩᱠᱤᱱᱟᱜ ᱞᱟᱹᱭ ᱨᱮᱱᱟᱜ ᱱᱚᱣᱟ ᱢᱮᱪ ᱜᱮ ᱵᱟᱭ ᱦᱤᱡᱩᱜ ᱠᱟᱱ ᱛᱟᱹᱠᱤᱱᱟ ᱛᱚ ᱤᱧ ᱵᱟᱫᱽᱫᱷᱚᱭᱮᱱ ᱛᱟᱵᱚᱱᱟᱹᱧ ᱛᱮᱦᱮᱧ ᱚᱱᱟ ᱠᱚ ᱤᱫᱤ ᱠᱟᱛᱮ ᱜᱮ ᱱᱟᱦᱟᱜ ᱛᱮᱦᱮᱧ ᱢᱤᱫᱴᱟᱝ ᱦᱩᱰᱤᱧ ᱧᱚᱜ ᱠᱞᱤᱯ ᱵᱷᱤᱰᱭᱳᱧ ᱵᱮᱱᱟᱣᱮᱫ ᱛᱟᱵᱚᱱᱟ ᱛᱚ ᱥᱟᱱᱟᱢ ᱦᱚᱲ ᱠᱚᱧ ᱱᱮᱦᱚᱨ ᱯᱮ ᱛᱟᱵᱚᱱᱟ ᱱᱚᱣᱟ ᱵᱷᱤᱰᱭᱳ ᱯᱷᱟᱥᱴ ᱠᱷᱚᱱ ᱞᱟᱥᱴ ᱦᱟᱹᱨᱤᱡ ᱧᱮᱞ ᱛᱟᱵᱚᱱ ᱯᱮ ᱪᱮᱫᱟᱜ ᱥᱮ ᱟᱹᱰᱤ ᱫᱤᱱ ᱯᱚᱨᱮ ᱱᱚᱣᱟ ᱱᱟᱦᱟᱜ ᱵᱷᱤᱰᱭᱳᱧ ᱵᱮᱱᱟᱣᱮᱫ ᱛᱟᱵᱚᱱᱟ ᱟᱹᱰᱤ ᱫᱤᱱ ᱵᱟᱝ ᱵᱮᱱᱟᱣ ᱦᱩᱭ ᱞᱮᱱ ᱛᱟᱦᱮᱸᱫ ᱵᱟᱝ ᱵᱮᱱᱟᱣ ᱨᱮᱱᱟᱜ ᱠᱟᱨᱚᱱ ᱫᱚ ᱦᱩᱭᱱᱟ ᱱᱚᱣᱟ ᱜᱮ ᱛᱚ ᱠᱤᱪᱷᱩ ᱜᱟᱱ ᱯᱨᱚᱵᱞᱮᱢ ᱛᱟᱦᱮᱸ ᱞᱮᱱᱟ ᱚᱱᱟ ᱠᱷᱟᱹᱛᱤᱨ ᱜᱮ ᱱᱟᱦᱟᱜ ᱵᱟᱝ ᱵᱮᱱᱟᱜ ᱠᱟᱱ ᱛᱟᱦᱮᱸᱫ ᱟᱫᱚ ᱱᱟᱦᱟᱜ ᱱᱤᱭᱟᱹ ᱠᱷᱚᱱ ᱫᱚ ᱱᱤᱭᱟᱹ ᱯᱚᱨᱮ ᱠᱷᱚᱱ ᱫᱚ ᱱᱟᱦᱟᱜ ᱠᱚᱱᱴᱤᱱᱤᱭᱩ ᱜᱤᱧ ᱵᱮᱱᱟᱣ ᱛᱟᱵᱚᱱᱟ ᱢᱮᱱᱛᱤᱧ ᱟᱥᱟ ᱟᱠᱟᱫᱼᱟ ᱟᱨ ᱟᱯᱮ ᱦᱚᱸ ᱡᱟᱦᱟᱸ ᱞᱮᱠᱟ ᱢᱟᱲᱟᱝ ᱥᱟᱯᱳᱨᱴ ᱯᱮ ᱮᱢ ᱠᱟᱣᱫᱤᱧ ᱛᱟᱵᱚᱱᱟ ᱱᱚᱣᱟ ᱵᱷᱤᱰᱭᱳ ᱨᱮ ᱚᱱᱠᱟ ᱜᱮ ᱛᱮᱦᱮᱧ ᱦᱚᱸ ᱥᱟᱯᱳᱨᱴ ᱤᱢᱟᱹᱧ ᱛᱟᱵᱚᱱ ᱯᱮ ᱟᱨ ᱪᱮᱱᱮᱞ ᱠᱚᱨᱮ ᱡᱟᱦᱟᱸᱭ ᱱᱟᱣᱟ ᱢᱮᱱᱟᱜ ᱯᱮ ᱛᱟᱵᱚᱱ ᱠᱷᱟᱱ ᱪᱮᱱᱮᱞ ᱠᱚ ᱱᱤᱦᱟᱹᱛ ᱯᱮ ᱥᱟᱵᱥᱠᱨᱟᱭᱤᱵᱽ ᱛᱟᱵᱚᱱᱟ ᱛᱚ ᱵᱚᱭᱦᱟ ᱠᱚ ᱵᱟᱲᱟᱭ ᱜᱮᱭᱟᱵᱚᱱ ᱠᱚᱱᱴᱨᱳᱵᱷᱟᱨᱥᱤ ᱪᱟᱹᱞᱩ ᱟᱠᱟᱱᱟ ᱟᱹᱰᱤ ᱨᱚᱠᱚᱢ ᱠᱚᱱᱴᱨᱳᱵᱷᱟᱨᱥᱤ ᱱᱚᱣᱟ ᱫᱩᱱᱤᱭᱟᱹ ᱨᱮᱵᱚᱱ ᱧᱮᱞ ᱟᱠᱟᱫᱼᱟ ᱥᱮ ᱱᱚᱣᱟ ᱥᱳᱥᱟᱞ ᱢᱤᱰᱤᱭᱟ ᱛᱟᱞᱟᱛᱮ ᱟᱹᱰᱤ ᱨᱚᱠᱚᱢ ᱠᱚᱱᱴᱨᱳᱵᱷᱟᱨᱥᱤ ᱵᱚᱱ ᱧᱮᱞ ᱟᱠᱟᱫᱼᱟ ᱛᱚ ᱛᱮᱦᱮᱧ ᱵᱚᱱ ᱧᱮᱞ ᱧᱟᱢᱮᱫᱼᱟ ᱱᱟᱦᱟᱜ ᱱᱩᱠᱤᱱ ᱡᱟᱦᱟᱸᱭ ᱱᱟᱦᱟᱜ ᱟᱵᱚ ᱴᱤᱞᱠᱟᱹ ᱵᱟᱵᱟ ᱨᱤᱱᱤᱡ ᱡᱟᱦᱟᱸᱭ ᱢᱮᱱᱟᱭ ᱟᱠᱟᱫᱮᱭᱟ ᱢᱮᱱᱫᱚ ᱮᱠᱴᱚᱨ ᱢᱮᱱᱟᱭ ᱟᱠᱟᱫᱮᱭᱟ ᱫᱮᱵᱮᱱ ᱦᱟᱸᱥᱫᱟ ᱩᱱᱤ ᱟᱨ ᱛᱮᱦᱮᱧ ᱱᱟᱦᱟᱜ ᱮᱥ ᱴᱤ ᱳ ᱴᱤ ᱥᱤ ᱠᱚᱲᱟ ᱦᱟᱜ ᱠᱚᱱᱴᱨᱳᱵᱷᱟᱨᱥᱤ ᱱᱤᱛᱚᱜ ᱟᱹᱰᱤ ᱡᱳᱨᱥᱳᱨ ᱪᱟᱹᱞᱩ ᱟᱠᱟᱱᱟ ᱛᱚ ᱱᱚᱣᱟ ᱵᱷᱤᱛᱤᱨ ᱠᱷᱚᱱ ᱚᱠᱚᱭᱟᱜ ᱱᱟᱦᱟᱜ ᱛᱤᱱᱟᱹᱜ ᱵᱷᱩᱞ ᱟᱨ ᱚᱠᱚᱭᱟᱜ ᱛᱤᱱᱟᱹᱜ ᱴᱷᱤᱠ ᱱᱚᱣᱟ ᱢᱟ ᱱᱟᱦᱟᱜ ᱵᱟᱵᱚᱱ ᱞᱟᱹᱭ ᱫᱟᱲᱮᱭᱟᱜᱼᱟ ᱮᱱᱠᱷᱟᱱ ᱛᱮᱦᱚᱸ ᱤᱧ ᱛᱚᱵᱮ ᱱᱤᱭᱟᱹ ᱠᱟᱛᱷᱟᱧ ᱢᱮᱱᱟ ᱫᱮᱵᱮᱱ ᱦᱟᱸᱥᱫᱟ ᱡᱟᱦᱟᱸᱭ ᱢᱮᱱᱮᱜᱼᱟ ᱢᱟᱲᱟᱝ ᱵᱷᱤᱰᱤᱭᱳ ᱠᱚᱨᱮ ᱦᱚᱸᱭ ᱢᱮᱱ ᱞᱮᱫ ᱛᱟᱦᱮᱸᱫ ᱟᱨ ᱱᱤᱛᱚᱜᱟᱜ ᱵᱷᱤᱰᱤᱭᱳ ᱨᱮ ᱡᱟᱦᱟᱸᱭ ᱢᱮᱱ ᱟᱠᱟᱫᱼᱟ ᱛᱚ ᱱᱚᱣᱟ ᱠᱚ ᱵᱷᱤᱛᱤᱨ ᱨᱮ ᱱᱟᱦᱟᱜ ᱟᱹᱰᱤ ᱜᱟᱱ ᱜᱮ ᱰᱤᱯᱷᱟᱨᱮᱱᱥ ᱢᱮᱱᱟᱜ ᱟᱠᱟᱫᱼᱟ ᱚᱱᱟ ᱤᱫᱤ ᱠᱟᱛᱮ ᱜᱮ ᱤᱧ ᱢᱮᱱᱟᱹᱧ ᱫᱮᱵᱮᱱ ᱦᱟᱸᱥᱫᱟ ᱫᱟᱫᱟ ᱡᱩᱫᱤ ᱟᱢ ᱥᱟᱹᱨᱤᱜᱮᱢ ᱥᱟᱹᱦᱤ ᱜᱮᱭᱟ ᱥᱮ ᱥᱟᱹᱨᱤᱜᱮ ᱡᱩᱫᱤ ᱟᱢ ᱜᱟᱞᱚᱛ ᱵᱟᱹᱱᱩᱜ ᱛᱟᱢᱟ ᱮᱱᱠᱷᱟᱱ ᱫᱚ ᱟᱢ ᱵᱟᱹᱦᱩ ᱦᱚᱸ ᱱᱚᱣᱟ ᱥᱳᱥᱟᱞ ᱢᱤᱰᱤᱭᱟ ᱛᱟᱞᱟᱛᱮ ᱟᱹᱜᱩᱭᱮᱢ ᱟᱨ ᱩᱱᱤ ᱦᱚᱸ ᱞᱟᱹᱭ ᱦᱚᱪᱚᱭᱮᱢ ᱡᱮ ᱯᱨᱚᱠᱩᱛ ᱡᱤᱱᱤᱥᱴᱟᱜ ᱫᱚ ᱪᱮᱫ ᱠᱟᱱᱟ ᱤᱱᱟᱹ ᱠᱷᱟᱱ ᱯᱟᱞᱮᱱ ᱤᱧᱟᱹᱜ ᱩᱭᱦᱟᱹᱨ ᱛᱮ ᱦᱩᱭᱩᱜᱼᱟ ᱡᱮ ᱱᱚᱣᱟ ᱠᱚᱱᱴᱨᱳᱵᱷᱟᱨᱥᱤ ᱠᱟᱹᱴᱤᱡ ᱠᱚᱱᱴᱨᱳᱞ ᱧᱚᱜᱚᱜᱼᱟ ᱵᱟᱝᱠᱷᱟᱱ ᱱᱚᱝᱠᱟ ᱜᱮ ᱟᱹᱵᱤᱱᱟᱜ ᱠᱚᱱᱴᱨᱳᱵᱷᱟᱨᱥᱤ ᱪᱟᱹᱞᱩ ᱠᱚᱜᱼᱟ ᱦᱟᱹᱱᱤ ᱢᱤᱫᱴᱟᱝ ᱮ ᱞᱟᱹᱭᱟ ᱟᱢ ᱢᱤᱫᱴᱟᱝ ᱮᱢ ᱞᱟᱹᱭᱟ ᱵᱟᱱᱟ ᱦᱚᱲ ᱜᱮ ᱱᱟᱦᱟᱜ ᱚᱠᱟ ᱠᱟᱛᱷᱟ ᱦᱚᱸ ᱱᱟᱦᱟᱜ ᱵᱟᱝᱵᱤᱱ ᱥᱚᱞᱩᱥᱚᱱ ᱫᱟᱲᱮᱭᱟᱜᱼᱟ ᱥᱮ ᱚᱠᱟ ᱦᱚᱸ ᱵᱟᱹᱵᱤᱱ ᱥᱚᱢᱟᱫᱷᱟᱱ ᱫᱟᱲᱮᱭᱟᱜᱼᱟ ᱚᱱᱟ ᱤᱫᱤ ᱠᱟᱛᱮ ᱜᱮ ᱱᱟᱦᱟᱜ ᱤᱧᱟᱹᱜ ᱢᱮᱱ ᱫᱚ ᱟᱢ ᱦᱚᱸ ᱡᱩᱫᱤ ᱟᱢ ᱵᱟᱹᱦᱩ ᱢᱮᱱ ᱫᱚ ᱵᱟᱹᱦᱩ ᱡᱩᱫᱤ ᱥᱳᱥᱟᱞ ᱢᱤᱰᱤᱭᱟ ᱛᱟᱞᱟᱛᱮ ᱟᱹᱜᱩ ᱠᱟᱛᱮ ᱛᱮᱦᱮᱧ ᱱᱩᱭ ᱡᱮ ᱮᱥ ᱴᱤ ᱳ ᱴᱤ ᱥᱤ ᱠᱚᱲᱟ ᱡᱟᱦᱟᱸ ᱠᱟᱛᱷᱟᱭ ᱢᱮᱱᱮᱫ ᱱᱚᱣᱟ ᱠᱚ ᱠᱟᱛᱷᱟ ᱛᱤᱱᱟᱹᱜ ᱥᱟᱹᱨᱤᱭᱟ ᱥᱮ ᱛᱤᱱᱟᱹᱜ ᱠᱷᱟᱹᱞᱤᱭᱟ ᱩᱱᱤ ᱡᱩᱫᱤ ᱟᱡᱟᱜ ᱢᱚᱪᱟ ᱠᱷᱚᱱᱮ ᱞᱟᱹᱭ ᱞᱮᱠᱷᱟᱱ ᱱᱩᱠᱩ ᱫᱤᱥᱚᱢ ᱦᱚᱲ ᱥᱟᱢᱱᱟ ᱨᱮ ᱮᱱᱠᱷᱟᱱ ᱫᱚ ᱯᱟᱞᱮ ᱡᱚᱛᱚ ᱦᱚᱲ ᱠᱚ ᱯᱟᱹᱛᱭᱟᱹᱜᱼᱟ ᱟᱨ ᱡᱚᱛᱚ ᱦᱚᱲ ᱜᱮ ᱱᱟᱦᱟᱜ ᱠᱚ ᱴᱷᱤᱠᱟᱹ ᱫᱟᱲᱮᱭᱟᱜᱼᱟ ᱡᱮ ᱯᱨᱚᱠᱩᱛ ᱡᱤᱱᱤᱥᱴᱟᱜ ᱫᱚ ᱪᱮᱫ ᱠᱟᱱᱟ ᱢᱮᱱᱛᱮ ᱛᱮᱦᱮᱧ ᱟᱢ ᱚᱠᱟ ᱞᱮᱠᱟ ᱫᱮᱵᱮᱱ ᱦᱟᱸᱥᱫᱟ ᱟᱢᱮᱢ ᱞᱟᱹᱭᱮᱫ ᱛᱟᱦᱮᱸᱫ ᱡᱮ ᱱᱩᱭ ᱮᱥ ᱴᱤ ᱳ ᱴᱤ ᱥᱤ ᱠᱚᱲᱟ ᱫᱚ ᱤᱧ ᱵᱟᱹᱧ ᱪᱤᱱᱦᱟᱹᱣ ᱟᱠᱟᱫᱮᱭᱟ ᱥᱮ ᱵᱟᱹᱧ ᱧᱮᱞ ᱟᱠᱟᱫᱮᱭᱟ ᱵᱟᱹᱧ ᱴᱷᱤᱠᱟᱹ ᱟᱠᱟᱫᱮᱭᱟ ᱞᱟᱹᱭᱚᱜ ᱠᱟᱱᱟᱭ ᱱᱩᱭ ᱫᱚ ᱱᱟᱦᱟᱜ ᱠᱩᱲᱤᱭᱤᱡ ᱟᱡ ᱫᱟᱫᱟ ᱠᱟᱱᱟᱭ ᱢᱮᱱᱛᱮ ᱟᱨ ᱛᱮᱦᱮᱧᱟᱜ ᱵᱷᱤᱰᱭᱳ ᱨᱮ ᱤᱧ ᱡᱟᱦᱟᱸᱧ ᱧᱮᱞ ᱠᱮᱫ ᱛᱟᱢᱟ ᱚᱱᱟ ᱵᱷᱤᱰᱭᱳ ᱨᱮ ᱟᱢ ᱦᱚᱸᱢ ᱞᱟᱹᱭ ᱠᱮᱫᱼᱟ ᱟᱢ ᱦᱚᱸᱢ ᱨᱮᱵᱮᱱ ᱮᱱᱟ ᱡᱮ ᱱᱩᱭ ᱫᱚ ᱯᱨᱚᱠᱩᱛᱚ ᱨᱮ ᱪᱤᱱᱦᱟᱹᱣ ᱟᱠᱟᱫᱮ ᱜᱤᱭᱟᱹᱧ ᱥᱮ ᱱᱩᱭ ᱫᱚ ᱦᱚᱧᱦᱟᱨᱤᱧ ᱠᱟᱱ ᱜᱮᱭᱟᱭ ᱦᱟᱛᱚᱢ ᱦᱚᱯᱚᱱ ᱠᱟᱱᱟᱭ ᱛᱚ ᱱᱚᱜᱼᱚ ᱱᱚᱣᱟ ᱠᱚ ᱠᱟᱛᱷᱟ ᱜᱮ ᱱᱚᱜᱼᱚ ᱱᱚᱣᱟ ᱠᱚ ᱠᱟᱛᱷᱟ ᱜᱮ ᱛᱮᱦᱮᱧ ᱟᱵᱚ ᱦᱚᱲ ᱟᱹᱰᱤ ᱠᱚᱱᱯᱷᱤᱭᱩᱡᱽ ᱨᱮ ᱢᱮᱱᱟᱜ ᱠᱚᱣᱟ ᱛᱚ ᱱᱚᱰᱮ ᱜᱮ ᱵᱟᱝ ᱴᱷᱤᱠᱟᱹᱜ ᱠᱟᱱᱟ ᱢᱟᱱᱮ ᱟᱹᱵᱤᱱ ᱫᱚ ᱚᱠᱚᱭ ᱵᱤᱱ ᱥᱟᱹᱨᱤᱭᱟ ᱟᱨ ᱚᱠᱚᱭ ᱫᱚᱵᱤᱱ ᱠᱷᱟᱹᱞᱤᱭᱟ ᱢᱮᱱᱛᱮ ᱛᱚ ᱱᱚᱰᱮ ᱠᱷᱚᱱ ᱵᱟᱲᱟᱭᱚᱜ ᱠᱟᱱᱟ ᱡᱟᱦᱟᱸ ᱜᱮ ᱱᱟᱦᱟᱜ ᱮᱥ ᱴᱤ ᱚ ᱴᱤ ᱥᱤ ᱠᱚᱲᱟᱭ ᱢᱮᱱ ᱟᱠᱟᱫ ᱵᱷᱤᱰᱤᱭᱳ ᱨᱮ ᱵᱷᱤᱰᱤᱭᱳ ᱛᱟᱞᱟᱛᱮ ᱡᱟᱦᱟᱸᱭ ᱢᱮᱱ ᱟᱠᱟᱫ ᱚᱱᱟ ᱦᱚᱸ ᱥᱟᱹᱨᱤ ᱜᱮᱭᱟ ᱪᱮᱫᱟᱜ ᱥᱮ ᱛᱮᱦᱮᱧ ᱟᱢ ᱜᱮ ᱚᱱᱟ ᱠᱟᱛᱷᱟᱢ ᱯᱨᱚᱢᱟᱬ ᱠᱮᱜᱼᱟ ᱢᱮᱱ ᱫᱚ ᱫᱮᱵᱮᱱ ᱦᱟᱸᱥᱫᱟ ᱫᱟᱫᱟ ᱟᱢᱤᱧ ᱢᱮᱛᱟᱢ ᱠᱟᱱᱟ ᱟᱢ ᱜᱮ ᱱᱚᱣᱟ ᱠᱟᱛᱷᱟᱢ ᱯᱨᱚᱢᱟᱬ ᱠᱮᱜᱼᱟ ᱡᱮ ᱱᱩᱭ ᱫᱚ ᱯᱨᱚᱠᱩᱛᱚ ᱨᱮ ᱦᱚᱧᱦᱟᱨᱤᱧ ᱠᱟᱱ ᱜᱮᱭᱟ ᱢᱮᱱᱛᱮ ᱟᱨ ᱪᱤᱠᱟᱹᱛᱮ ᱢᱟᱲᱟᱝ ᱡᱚᱠᱷᱟᱢ ᱞᱟᱹᱭ ᱠᱮᱜᱼᱟ ᱡᱮ ᱱᱩᱭ ᱫᱚ ᱤᱧ ᱫᱚ ᱵᱟᱹᱧ ᱪᱤᱱᱦᱟᱹᱣ ᱟᱠᱟᱫᱮᱭᱟ ᱥᱮ ᱱᱩᱭ ᱫᱚ ᱤᱧᱤᱡ ᱪᱤᱞᱤ ᱦᱚᱸᱭ ᱵᱟᱝ ᱠᱟᱱᱟ ᱱᱩᱠᱩ ᱚᱲᱟᱜ ᱵᱟᱹᱧ ᱧᱮᱞ ᱟᱠᱟᱫᱼᱟ ᱵᱟᱹᱧ ᱪᱤᱠᱟᱹ ᱟᱠᱟᱫᱼᱟ ᱱᱚᱝᱠᱟᱱᱟᱜ ᱟᱹᱰᱤ ᱜᱟᱱ ᱟᱭᱢᱟ ᱞᱮᱠᱟᱱ ᱠᱟᱛᱷᱟᱢ ᱨᱚᱲ ᱞᱮᱫ ᱛᱟᱦᱮᱸᱫ ᱢᱮᱱᱠᱷᱟᱱ ᱛᱮᱦᱮᱧ ᱫᱚ ᱪᱮᱫ ᱞᱮᱠᱟᱨᱮᱢ ᱩᱭᱦᱟᱹᱨ ᱠᱮᱫ ᱛᱮ ᱛᱮᱦᱮᱧ ᱮᱢ ᱵᱷᱟᱹᱵᱤ ᱫᱟᱲᱮᱭᱟᱜ ᱠᱟᱱᱟ ᱡᱮ ᱱᱩᱭ ᱫᱚ ᱤᱧᱤᱡ ᱦᱚᱧᱦᱟᱨᱤᱧ ᱠᱟᱱ ᱜᱮᱭᱟᱭ ᱢᱮᱱᱛᱮ ᱱᱚᱜᱼᱚ ᱱᱚᱣᱟ ᱠᱚ ᱠᱟᱛᱷᱟ ᱜᱮ ᱟᱹᱵᱤᱱ ᱟᱹᱵᱤᱱ ᱵᱟᱨ ᱦᱚᱲ ᱵᱷᱤᱛᱨᱤ ᱨᱮ ᱵᱟᱝ ᱵᱤᱱ ᱥᱚᱢᱟᱫᱷᱟᱱ ᱫᱟᱲᱮᱭᱟᱜ ᱠᱟᱱ ᱠᱷᱟᱹᱛᱤᱨ ᱤᱧᱟᱹᱜ ᱢᱮᱱ ᱫᱚ ᱱᱤᱭᱟᱹ ᱜᱮ ᱡᱮ ᱟᱢᱟᱜ ᱵᱷᱤᱰᱤᱭᱳ ᱛᱟᱞᱟᱛᱮ ᱵᱟᱹᱦᱩ ᱟᱹᱜᱩᱭᱮᱢ ᱵᱟᱹᱦᱩ ᱟᱹᱜᱩ ᱠᱟᱛᱮ ᱩᱱᱤᱭᱟᱜ ᱢᱚᱪᱟ ᱠᱷᱚᱱ ᱫᱤᱥᱚᱢ ᱦᱚᱲᱮ ᱞᱟᱹᱭ ᱟᱠᱚᱣᱟ ᱡᱮ ᱯᱨᱚᱠᱩᱛᱚ ᱨᱮ ᱮᱥ ᱴᱤ ᱳ ᱴᱤ ᱥᱤ ᱠᱚᱲᱟ ᱫᱚ ᱚᱠᱚᱭ ᱠᱟᱱᱟᱭ ᱟᱨ ᱟᱠᱚᱭ ᱯᱮᱲᱟ ᱠᱟᱱᱟᱭ ᱥᱮ ᱵᱟᱝ ᱠᱟᱱᱟᱭ ᱱᱤᱭᱟᱹ ᱜᱮ ᱱᱤᱭᱟᱹ ᱠᱚ ᱠᱟᱛᱷᱟ ᱡᱩᱫᱤ ᱩᱱᱤ ᱞᱟᱹᱭ ᱠᱟᱛᱮ ᱱᱚᱣᱟ ᱥᱳᱥᱟᱞ ᱢᱤᱰᱤᱭᱟ ᱨᱮ ᱥᱚᱫᱚᱨ ᱟᱠᱚᱣᱟ ᱮᱱᱠᱷᱟᱱ ᱫᱚ ᱡᱚᱛᱚ ᱦᱚᱲ ᱠᱚ ᱠᱚᱱᱯᱷᱟᱨᱢᱚᱜᱼᱟ ᱟᱨ ᱵᱟᱝ ᱡᱚᱛᱚ ᱦᱚᱲ ᱜᱮᱠᱚ ᱯᱟᱹᱛᱭᱟᱹᱜᱼᱟ ᱟᱨ ᱥᱟᱹᱨᱤᱭᱟᱜ ᱫᱚ ᱡᱚᱛᱚ ᱦᱚᱲ ᱜᱮᱠᱚ ᱵᱟᱰᱟᱭᱟ ᱱᱚᱜᱼᱚ ᱱᱚᱣᱟ ᱠᱚ ᱠᱟᱛᱷᱟ ᱜᱮ ᱤᱱᱟᱹ ᱠᱷᱟᱱ ᱯᱟᱞᱮ ᱤᱧ ᱵᱷᱟᱹᱵᱤᱭᱮᱫ ᱟᱹᱧ ᱟᱵᱤᱱᱟᱜ ᱠᱚᱱᱴᱨᱳᱵᱷᱟᱨᱥᱤ ᱠᱟᱹᱴᱤᱡ ᱠᱚᱱᱴᱨᱳᱞ ᱧᱚᱜᱚᱜ ᱛᱟᱹᱵᱤᱱᱟ ᱟᱨ ᱱᱤᱦᱟᱹᱛᱤ ᱠᱚᱱᱴᱨᱳᱞ ᱨᱮᱱᱟᱜ ᱟᱹᱰᱤ ᱜᱟᱱ ᱪᱟᱱᱥ ᱢᱮᱱᱟᱜ ᱟᱹᱱᱤᱡ ᱚᱱᱟ ᱜᱮ ᱵᱮᱱ ᱦᱟᱸᱥᱫᱟ ᱫᱟᱫᱟ ᱟᱢ ᱴᱷᱮᱱ ᱱᱮᱦᱚᱨ ᱛᱟᱦᱮᱱ ᱠᱟᱱᱟ ᱡᱮ ᱟᱢ ᱦᱚᱸ ᱪᱮᱫᱟᱜ ᱩᱱᱟᱹᱜ ᱢᱟᱨᱟᱝ ᱠᱚᱱᱴᱨᱳᱵᱷᱟᱨᱥᱤ ᱛᱮᱢ ᱥᱮᱱᱚᱜᱼᱟ ᱥᱮ ᱩᱱᱟᱹᱜ ᱢᱟᱨᱟᱝ ᱠᱚᱱᱴᱨᱳᱵᱷᱟᱨᱥᱤ ᱨᱮᱢ ᱨᱟᱠᱟᱵ ᱟᱹᱱᱤᱡ ᱚᱱᱟ ᱠᱷᱟᱹᱛᱤᱨ ᱤᱧᱟᱹᱜ ᱢᱮᱱ ᱫᱚ ᱟᱹᱵᱤᱱ ᱵᱟᱱᱟ ᱦᱚᱲ ᱜᱮ ᱦᱤᱡᱩᱜ ᱵᱤᱱ ᱛᱨᱤ ᱯᱩᱨᱩᱥ ᱵᱟᱱᱟ ᱦᱚᱲ ᱦᱮᱡ ᱠᱟᱛᱮ ᱟᱹᱵᱤᱱ ᱥᱟᱹᱨᱤ ᱠᱟᱛᱷᱟ ᱞᱟᱹᱭ ᱵᱤᱱ ᱟᱹᱵᱤᱱᱟᱜ ᱯᱷᱮᱢᱞᱤ ᱨᱮᱱᱟᱜ ᱯᱨᱚᱵᱞᱮᱢ ᱪᱮᱫ ᱠᱟᱱᱟ ᱛᱚ ᱱᱚᱣᱟ ᱯᱷᱮᱢᱞᱤ ᱨᱮᱱᱟᱜ ᱯᱨᱚᱵᱞᱮᱢ ᱞᱟᱹᱭ ᱢᱟ ᱟᱹᱰᱤ ᱢᱟᱨᱟᱝ ᱮᱴᱠᱮᱴᱚᱬᱮ ᱡᱤᱱᱤᱥ ᱠᱟᱱ ᱜᱮᱭᱟ ᱮᱱᱨᱮᱦᱚᱸ ᱵᱟᱝᱟ ᱡᱮᱦᱮᱛᱩ ᱱᱚᱜᱼᱚᱭ ᱠᱚᱱᱴᱨᱚᱵᱷᱟᱨᱥᱤ ᱡᱟᱦᱟᱸ ᱪᱟᱹᱞᱩ ᱠᱟᱱᱟ ᱱᱚᱣᱟ ᱠᱚ ᱠᱚᱱᱴᱨᱚᱵᱷᱟᱨᱥᱤ ᱤᱫᱤ ᱠᱟᱛᱮ ᱟᱹᱵᱤᱱ ᱱᱤᱦᱟᱹᱛᱤ ᱵᱟᱨ ᱯᱚᱫ ᱵᱤᱱ ᱡᱩᱫᱤ ᱵᱤᱱ ᱨᱚᱲᱟ ᱢᱮᱱᱠᱷᱟᱱ ᱱᱚᱣᱟ ᱥᱳᱥᱟᱞ ᱢᱤᱰᱤᱭᱟ ᱨᱮ ᱟᱨ ᱵᱟᱝ ᱱᱩᱠᱩ ᱫᱤᱥᱚᱢ ᱦᱚᱲ ᱥᱟᱢᱱᱟ ᱨᱮ ᱮᱱᱠᱷᱟᱱ ᱫᱚ ᱱᱟᱦᱟᱜ ᱱᱚᱣᱟ ᱨᱮᱱᱟᱜ ᱥᱚᱢᱚᱥᱥᱟ ᱨᱮᱱᱟᱜ ᱥᱚᱢᱟᱫᱷᱟᱱ ᱫᱚ ᱱᱤᱦᱟᱹᱛᱤ ᱩᱰᱩᱠᱚᱜ ᱜᱮᱭᱟ ᱟᱨ ᱡᱟᱦᱟᱸ ᱞᱮᱠᱟ ᱫᱮᱵᱮᱱ ᱫᱟᱫᱟᱭ ᱞᱟᱹᱭᱮᱫ ᱛᱟᱦᱮᱸᱫ ᱡᱮ ᱱᱩᱭ ᱤᱧᱮ ᱵᱞᱮᱢᱤᱧ ᱠᱟᱱᱟ ᱥᱮ ᱤᱧᱤᱡ ᱤᱧ ᱵᱟᱹᱦᱩ ᱪᱮᱛᱟᱱ ᱨᱮ ᱱᱩᱭ ᱠᱚᱱᱴᱨᱚᱵᱷᱟᱨᱥᱤᱭᱮᱫ ᱟᱭ ᱠᱤ ᱟᱨ ᱵᱟᱝ ᱵᱟᱹᱲᱤᱡ ᱡᱤᱱᱤᱥᱮ ᱨᱚᱲᱮᱫᱼᱟ ᱛᱚ ᱱᱚᱰᱮ ᱠᱷᱚᱱ ᱢᱤᱫᱴᱟᱹᱝ ᱩᱭᱦᱟᱹᱨ ᱢᱮ ᱫᱮᱵᱮᱱ ᱫᱟᱫᱟ ᱡᱟᱦᱟᱸᱭ ᱡᱩᱫᱤ ᱠᱩᱲᱤᱭᱤᱡ ᱵᱚᱭᱦᱟᱭ ᱦᱩᱭ ᱠᱚᱜ ᱜᱮᱭᱟ ᱡᱟᱦᱟᱸᱭ ᱵᱚᱭᱦᱟ ᱜᱮ ᱦᱩᱭ ᱟᱠᱟᱱ ᱦᱩᱭᱮᱛᱚ ᱟᱡᱤᱡ ᱢᱟᱭᱟᱢ ᱦᱟᱹᱴᱤᱧ ᱵᱚᱭᱦᱟ ᱵᱟᱭ ᱦᱩᱭ ᱠᱚᱜ ᱨᱮᱦᱚᱸ ᱟᱡᱤᱡ ᱦᱟᱛᱚᱢ ᱦᱚᱯᱚᱱ ᱠᱤ ᱠᱩᱢᱟᱹᱝ ᱦᱚᱯᱚᱱ ᱠᱤ ᱢᱟᱢᱚ ᱦᱚᱯᱚᱱ ᱡᱟᱦᱟᱱᱤᱡ ᱜᱮ ᱱᱚᱝᱠᱟ ᱵᱚᱭᱦᱟ ᱡᱩᱫᱤ ᱛᱟᱦᱮᱸ ᱠᱚᱜᱼᱟ ᱢᱮᱱᱠᱷᱟᱱ ᱱᱤᱦᱟᱹᱛᱤ ᱡᱩᱫᱤ ᱟᱡᱤᱡ ᱢᱤᱥᱨᱟ ᱪᱮᱛᱟᱱ ᱨᱮ ᱠᱟᱹᱴᱤᱡ ᱪᱩᱞᱩᱝ ᱦᱚᱸ ᱡᱩᱫᱤ ᱟᱸᱪ ᱦᱤᱡᱩᱜᱼᱟ ᱢᱮᱱᱠᱷᱟᱱ ᱠᱟᱹᱴᱤᱡ ᱪᱩᱞᱩᱝ ᱫᱚ ᱩᱱᱤ ᱫᱚ ᱢᱮᱱ ᱜᱮᱭᱟᱭ ᱟᱨ ᱢᱮᱱ ᱞᱟᱹᱜᱤᱫ ᱱᱤᱦᱟᱹᱛᱤ ᱵᱟᱫᱽᱫᱷᱚᱜ ᱜᱮᱭᱟᱭ ᱱᱚᱣᱟ ᱫᱚ ᱩᱱᱤ ᱥᱩᱢᱩᱝᱟᱜ ᱫᱚ ᱵᱟᱝᱟ ᱟᱢ ᱦᱚᱸ ᱫᱷᱤᱱᱟᱹᱝ ᱵᱤᱫᱟᱹᱞ ᱨᱮ ᱡᱩᱫᱤ ᱟᱢ ᱦᱚᱸ ᱡᱩᱫᱤ ᱟᱢᱤᱡ ᱢᱤᱥᱨᱟ ᱠᱤ ᱟᱢᱤᱡ ᱵᱚᱭᱦᱟ ᱪᱮᱛᱟᱱ ᱨᱮ ᱡᱩᱫᱤ ᱱᱚᱝᱠᱟ ᱜᱮ ᱡᱟᱦᱟᱸᱭ ᱠᱚ ᱮᱴᱠᱮᱴᱚᱬᱮ ᱠᱚ ᱩᱰᱩᱠᱟ ᱢᱮᱱᱠᱷᱟᱱ ᱱᱤᱦᱟᱹᱛᱤ ᱟᱢ ᱦᱚᱸ ᱱᱟᱜ ᱵᱟᱨ ᱯᱚᱫ ᱫᱚᱢ ᱢᱮᱱ ᱜᱮᱭᱟ ᱚᱱᱟ ᱤᱫᱤ ᱠᱟᱛᱮ ᱜᱮ ᱛᱮᱦᱮᱧ ᱦᱚᱸ ᱯᱟᱞᱮ ᱮᱥ ᱴᱤ ᱟᱨ ᱴᱤ ᱥᱤ ᱠᱚᱲᱟ ᱫᱚ ᱱᱟᱜ ᱢᱮᱱ ᱟᱠᱟᱫ ᱜᱮᱭᱟ ᱟᱢ ᱪᱮᱛᱟᱱ ᱨᱮ ᱢᱮᱱ ᱟᱠᱟᱫ ᱜᱮᱭᱟ ᱛᱚ ᱚᱱᱟ ᱠᱚᱫᱚ ᱤᱧ ᱫᱚ ᱪᱮᱫ ᱦᱚᱸ ᱵᱟᱹᱧ ᱢᱮᱱᱮᱜᱼᱟ ᱛᱚ ᱤᱧ ᱫᱚ ᱱᱤᱭᱟᱹ ᱜᱤᱧ ᱠᱷᱚᱡᱚᱜ ᱠᱟᱱᱟ ᱟᱹᱵᱤᱱ ᱵᱟᱨ ᱦᱚᱲ ᱵᱷᱤᱛᱤᱨ ᱨᱮ ᱪᱮᱫ ᱞᱮᱠᱟᱨᱮ ᱱᱚᱣᱟ ᱥᱚᱢᱚᱥᱥᱟ ᱥᱚᱢᱟᱫᱷᱟᱱᱚᱜᱼᱟ ᱱᱤᱭᱟᱹ ᱜᱮ ᱛᱚ ᱵᱚᱭᱦᱟ ᱠᱚ ᱱᱚᱣᱟ ᱵᱷᱤᱰᱤᱭᱳ ᱫᱚ ᱱᱚᱜᱼᱚ ᱱᱚᱣᱟ ᱠᱷᱟᱹᱛᱤᱨ ᱜᱤᱧ ᱵᱮᱱᱟᱣ ᱠᱮᱫ ᱛᱟᱵᱚᱱᱟ ᱱᱩᱠᱤᱱᱟᱜ ᱠᱚᱱᱴᱨᱳᱵᱷᱟᱨᱥᱤ ᱧᱮᱞ ᱠᱟᱛᱮ ᱟᱹᱰᱤ ᱪᱤᱱᱛᱟᱹ ᱫᱷᱟᱨᱟ ᱜᱮ ᱵᱩᱡᱷᱟᱹᱣ ᱮᱱᱟ ᱚᱱᱟ ᱠᱷᱟᱹᱛᱤᱨ ᱜᱮ ᱟᱫᱚᱧ ᱵᱷᱟᱹᱵᱤ ᱠᱮᱜᱼᱟ ᱦᱟᱯᱮ ᱠᱟᱹᱴᱤᱡ ᱱᱚᱣᱟ ᱵᱷᱤᱰᱤᱭᱳ ᱠᱟᱹᱴᱤᱡ ᱱᱤᱦᱟᱹᱛᱤᱧ ᱵᱮᱱᱟᱣ ᱜᱮᱭᱟ ᱟᱨ ᱵᱮᱱᱟᱣ ᱠᱟᱛᱮ ᱟᱯᱮ ᱠᱚᱴᱷᱮᱱᱤᱧ ᱥᱮᱭᱟᱨᱟ ᱚᱱᱟ ᱠᱷᱟᱹᱛᱤᱨ ᱜᱮ ᱱᱟᱦᱟᱜ ᱛᱮᱦᱮᱧ ᱱᱚᱣᱟ ᱵᱷᱤᱰᱤᱭᱳ ᱵᱮᱱᱟᱣ ᱞᱟᱹᱜᱤᱫ ᱤᱧ ᱵᱚᱲᱦᱮᱭᱮᱱ ᱛᱟᱵᱚᱱᱟ ᱛᱚ ᱵᱚᱭᱦᱟ ᱠᱚ ᱱᱚᱣᱟ ᱵᱷᱤᱰᱤᱭᱳ ᱫᱚ ᱱᱟᱦᱟᱜ ᱱᱚᱰᱮ ᱜᱮᱵᱚᱱ ᱢᱩᱪᱟᱹᱫ ᱠᱟᱜ ᱠᱟᱱᱟ ᱧᱟᱯᱟᱢ ᱟᱵᱚᱱ ᱫᱩᱥᱨᱟᱹ ᱱᱮᱠᱥᱴ ᱵᱷᱤᱰᱤᱭᱳ ᱨᱮ ᱟᱫᱚ ᱤᱧᱟᱹᱜ ᱢᱮᱱ ᱫᱚ ᱢᱩᱪᱟᱹᱫ ᱨᱮ ᱱᱤᱭᱟᱹ ᱜᱮ ᱡᱟᱦᱟᱱᱟᱜ ᱵᱷᱩᱞ ᱵᱷᱩᱞ ᱢᱟ ᱵᱷᱩᱞ ᱦᱩᱭ ᱟᱠᱟᱱ ᱜᱮᱭᱟ ᱟᱨ ᱵᱷᱩᱞ ᱵᱟᱝᱠᱷᱟᱱ ᱫᱚ ᱱᱟᱦᱟᱜ ᱴᱷᱤᱠᱟᱜ ᱫᱚ ᱵᱟᱢ ᱴᱷᱤᱠᱟᱹ ᱫᱟᱲᱮᱭᱟᱜ ᱜᱮᱭᱟ ᱛᱚ ᱚᱱᱟ ᱠᱚ ᱤᱫᱤ ᱠᱟᱛᱮ ᱜᱮ ᱚᱱᱟ ᱠᱚ ᱨᱚᱲ ᱠᱟᱛᱮ ᱜᱮ ᱱᱟᱦᱟᱜ ᱛᱮᱦᱮᱧᱟᱜ ᱵᱷᱤᱰᱤᱭᱳ ᱫᱚ ᱱᱚᱰᱮ ᱜᱮᱧ ᱛᱷᱩᱠᱟᱹᱢ ᱠᱟᱜ ᱠᱟᱱ ᱛᱟᱵᱚᱱᱟ ᱢᱟ ᱮᱱᱠᱷᱟᱱ ᱥᱟᱱᱟᱢ ᱠᱚᱜᱮ ᱤᱧ ᱯᱟᱦᱴᱟ ᱠᱷᱚᱱ ᱢᱩᱪᱟᱹᱫ ᱜᱚᱰ ᱟᱨ ᱡᱚᱦᱟᱨ